ᱱᱤᱛᱚᱜ ᱫᱚ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱟᱲ ᱯᱷᱟᱲᱠᱟ ᱟᱨ ᱚᱦᱚᱫ ᱱᱚᱣᱟ ᱠᱚᱫᱚ ᱞᱟᱦᱟᱛᱮ ᱛᱟᱦᱚᱞᱮ ᱱᱚᱣᱟ ᱢᱩ ᱴᱩᱰᱟᱹᱜ ᱠᱚᱫᱚ ᱯᱳᱭᱞᱳ ᱛᱮᱵᱚᱱ ᱟᱞᱳᱪᱚᱱᱟ ᱟᱠᱟᱫᱟ ᱢᱮᱱᱠᱷᱟᱱ ᱡᱟᱹᱥᱛᱤ ᱫᱚ ᱵᱟᱵᱚᱱ ᱟᱞᱳᱪᱚᱱᱟ ᱟᱠᱟᱫᱟ ᱥᱮ ᱵᱟᱵᱚᱱ ᱵᱩᱡᱽ ᱟᱠᱟᱫᱟ ᱛᱮᱦᱮᱧ ᱫᱚ ᱱᱚᱣᱟ ᱠᱚᱵᱚᱱ ᱵᱩᱡᱟ ᱛᱚ ᱱᱚᱣᱟ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱲᱠᱟ ᱚᱦᱚᱫ ᱛᱚ ᱢᱩ ᱴᱩᱰᱟᱹᱜ ᱢᱩ ᱴᱩᱰᱟᱹᱜ ᱫᱚ ᱱᱚᱣᱟ ᱠᱚ ᱢᱤᱫ ᱵᱟᱨ ᱯᱮ ᱯᱩᱱ ᱢᱚᱬᱮ ᱱᱚᱣᱟ ᱢᱚᱬᱮ ᱜᱚᱴᱟᱝ ᱪᱤᱠᱤ ᱫᱚᱵᱚᱱ ᱞᱟᱹᱭᱟ ᱡᱟᱯᱟᱜ ᱪᱤᱠᱤ ᱱᱚᱣᱟ ᱫᱚ ᱟᱯᱱᱟᱨᱟᱜ ᱫᱚ ᱢᱟᱱᱮ ᱟᱡ ᱟᱡ ᱛᱮᱫᱚ ᱢᱟᱱᱮ ᱟᱲᱟᱝ ᱨᱮᱱᱟᱜ ᱠᱷᱚᱢᱚᱛᱟ ᱫᱚ ᱵᱟᱹᱱᱩᱜ ᱛᱟᱭᱟ ᱮᱴᱟᱜ ᱮᱴᱟᱜ ᱨᱟᱦᱟ ᱟᱲᱟᱝ ᱥᱟᱞᱟᱜ ᱥᱮ ᱮᱴᱟᱜ ᱪᱤᱠᱤ ᱥᱟᱞᱟᱜ ᱥᱮ ᱨᱟᱦᱟ ᱟᱲᱟᱝ ᱠᱚ ᱥᱟᱞᱟᱜ ᱡᱩᱠᱛᱚ ᱠᱟᱛᱮᱫ ᱮ ᱢᱟᱱᱮ ᱨᱚᱲᱮ ᱟᱹᱜᱩᱭᱟᱭ ᱥᱮ ᱨᱟᱦᱟᱭ ᱟᱹᱜᱩᱭᱟᱭ ᱛᱟᱨᱢᱟᱱᱮ ᱱᱚᱣᱟ ᱠᱚᱫᱚ ᱦᱩᱭᱩᱜ ᱠᱟᱱᱟ ᱢᱩ ᱴᱩᱰᱟᱹᱜ ᱜᱳᱞ ᱴᱩᱰᱟᱹᱜ ᱨᱮᱞᱟ ᱱᱚᱣᱟ ᱠᱚᱫᱚ ᱱᱚᱣᱟ ᱨᱟᱦᱟ ᱟᱲᱟᱝ ᱥᱟᱞᱟᱜ ᱡᱟᱯᱟᱜ ᱠᱟᱛᱮᱫ ᱮ ᱟᱲᱟᱝ ᱦᱚᱪᱚᱭᱟᱭ ᱛᱚ ᱱᱚᱣᱟ ᱢᱤᱫ ᱢᱤᱫᱴᱟᱝ ᱵᱚᱱ ᱥᱮᱬᱟ ᱨᱮᱱᱟᱜ ᱵᱚᱱ ᱪᱮᱥᱴᱟᱭᱟ ᱛᱚ ᱪᱚᱞᱚ ᱯᱨᱚᱛᱷᱚᱢ ᱨᱮᱜᱮ ᱦᱩᱭᱩᱜ ᱠᱟᱱᱟ ᱢᱩ ᱴᱩᱰᱟᱹᱜ ᱛᱚ ᱢᱩ ᱴᱩᱰᱟᱹᱜ ᱫᱚ ᱦᱩᱭᱩᱜ ᱠᱟᱱᱟ ᱡᱟᱦᱟᱸ ᱠᱟᱛᱷᱟ ᱠᱚ ᱥᱮ ᱡᱟᱦᱟᱸ ᱟᱲᱟᱝ ᱠᱚ ᱢᱩ ᱛᱮᱵᱚᱱ ᱟᱲᱟᱝᱟ ᱥᱮ ᱩᱪᱪᱟᱨᱚᱱ ᱟᱵᱚᱱ ᱴᱷᱤᱠ ᱜᱮᱭᱟ ᱛᱚ ᱵᱟᱝᱞᱟ ᱛᱮᱫᱚ ᱪᱚᱱᱫᱨᱚ ᱵᱤᱱᱫᱩ ᱞᱮᱠᱟ ᱴᱷᱤᱠ ᱜᱮᱭᱟ ᱫᱚᱥᱟᱨ ᱫᱚ ᱦᱩᱭᱩᱜ ᱠᱟᱱᱟ ᱫᱚᱥᱟᱨ ᱫᱚ ᱦᱩᱭᱩᱜ ᱠᱟᱱᱟ ᱜᱟᱹᱦᱞᱟᱹ ᱴᱩᱰᱟᱹᱜ ᱡᱟᱦᱟᱸ ᱠᱟᱛᱷᱟ ᱠᱚ ᱥᱮ ᱟᱲᱟᱝ ᱠᱚ ᱟᱲᱟᱝ ᱥᱚᱢᱚᱭ ᱥᱮ ᱩᱪᱪᱟᱨᱚᱱ ᱥᱚᱢᱚᱭ

ᱥᱟᱸ ᱥᱟᱸ ᱱᱚᱝᱠᱟᱱᱟᱜ ᱟᱨ ᱯᱷᱟᱲ ᱯᱷᱟᱲᱠᱟ ᱫᱚ ᱡᱟᱦᱟᱸ ᱳᱲᱳ ᱠᱚ ᱟᱲᱟᱝ ᱥᱚᱢᱚᱭ ᱠᱟᱛᱷᱟ ᱠᱟᱹᱴᱤᱡ ᱠᱮᱪᱟᱜ ᱠᱟᱛᱮ ᱞᱟᱹᱭ ᱦᱩᱭᱩᱜᱼᱟ ᱴᱷᱤᱠ ᱜᱮᱭᱟ ᱛᱚ ᱡᱚᱠᱷᱚᱱ ᱜᱟᱵᱟᱱ ᱟᱵᱚᱱ ᱛᱚᱠᱷᱚᱱ ᱵᱚᱱ ᱵᱩᱡᱟ ᱟᱨ ᱚᱦᱚᱫ ᱫᱚ ᱡᱟᱦᱟᱸ ᱳᱲᱳ ᱠᱚ ᱥᱮ ᱠᱟᱛᱷᱟ ᱠᱚ ᱞᱟᱹᱭ ᱚᱠᱛᱚ ᱠᱟᱛᱷᱟ ᱦᱚᱫᱚᱜᱼᱟ ᱚᱸᱰᱮ ᱫᱚ ᱚᱦᱚᱫ ᱵᱚᱱ ᱵᱮᱵᱚᱦᱟᱨᱟ ᱴᱷᱤᱠ ᱜᱮᱭᱟ ᱪᱚᱞᱚ ᱱᱤᱛᱚᱜ ᱫᱚᱵᱚᱱ ᱧᱮᱞᱫᱟ ᱱᱚᱣᱟ ᱯᱚᱛᱚᱵ ᱨᱮᱫᱚ ᱯᱳᱭᱞᱳ ᱛᱮ ᱟᱪᱪᱷᱟ ᱪᱚᱞᱚ ᱜᱟᱹᱦᱞᱟᱹ ᱴᱩᱰᱩᱟᱜ ᱛᱮᱵᱚᱱ ᱵᱚᱱ ᱟᱨᱟᱢᱵᱚ ᱞᱮᱜᱮ ᱜᱟᱹᱦᱞᱟᱹ ᱴᱩᱰᱩ ᱯᱳᱭᱞᱳ ᱨᱮᱜᱤᱧ ᱞᱟᱹᱭ ᱠᱮᱫᱟ ᱱᱚᱣᱟ ᱢᱩ ᱴᱩᱰᱩ ᱟᱜ ᱜᱟᱹᱦᱞᱟᱹ ᱴᱩᱰᱩᱟᱜ ᱨᱮᱞᱟ ᱱᱚᱣᱟ ᱫᱚ ᱦᱩᱭᱩᱜ ᱠᱟᱱᱟ ᱨᱟᱦᱟ ᱟᱨᱵᱟᱝ ᱥᱟᱭᱟ ᱡᱟᱯᱟᱜ ᱠᱟᱛᱮ ᱠᱟᱛᱷᱟᱭ ᱟᱲᱟᱝ ᱦᱚᱪᱚᱭᱟᱭ ᱥᱮ ᱩᱪᱪᱟᱨᱚᱱ ᱦᱚᱪᱚᱭᱟᱭ ᱛᱚ ᱱᱚᱝᱠᱟ ᱟᱹᱣ ᱧᱮᱞ ᱢᱮ ᱪᱮᱫ ᱠᱚ ᱢᱮᱱ ᱠᱟᱫᱟ ᱟ ᱥᱟᱞᱟᱜ ᱜᱟᱹᱦᱞᱟᱹ ᱴᱩᱰᱩ ᱟᱜ ᱡᱩᱠᱛᱚ ᱠᱟᱛᱮ ᱳᱭᱠᱟᱨ ᱨᱮᱱᱟᱜ ᱩᱪᱪᱟᱨᱚᱱᱮ ᱟᱹᱜᱩᱭᱟᱭ ᱡᱮᱢᱚᱱ ᱦᱩᱭᱩᱜ ᱠᱟᱱᱟ ᱟᱹᱛ ᱟᱹᱛ ᱫᱚ ᱪᱮᱫ ᱵᱚᱱ ᱞᱟᱹᱭ ᱮᱫᱟ ᱟᱛᱛᱟ ᱟ ᱜᱟᱹᱦᱞᱟᱹ ᱴᱩᱰᱟᱹᱜ ᱚᱛ ᱟᱹᱛ ᱟᱹᱛ ᱫᱚ ᱦᱩᱭᱩᱜ ᱠᱟᱱᱟ ᱟᱛᱛᱟ ᱚᱱᱠᱟ ᱜᱮ ᱦᱩᱭᱩᱜ ᱠᱟᱱᱟ ᱳᱨᱳ ᱟ ᱜᱟᱹᱦᱞᱟᱹ ᱴᱩᱰᱟᱹᱜ ᱮᱨ ᱟ ᱜᱟᱹᱦᱞᱟᱹ ᱴᱩᱰᱟᱹᱜ ᱳᱨᱳ ᱪᱮᱫ ᱵᱚᱱ ᱞᱟᱹᱭ ᱮᱫᱟ ᱥᱚᱵᱽᱫᱚ ᱦᱩᱭᱮᱱᱟ ᱚᱱᱠᱟ ᱜᱮ ᱦᱩᱭᱩᱜ ᱠᱟᱱᱟ ᱥᱟᱱᱛᱟᱲ ᱛᱮ ᱨᱚᱲ ᱠᱚ ᱦᱩᱭᱩᱜ ᱠᱟᱱᱟ ᱟᱹᱭᱠᱟᱹᱜ ᱪᱮᱫ ᱟᱹᱭᱠᱟᱹᱣ ᱟ ᱜᱟᱹᱦᱞᱟᱹ ᱴᱩᱰᱟᱹᱜ ᱩᱭ

ᱫᱳᱭ ᱫᱚ ᱦᱩᱭᱩᱜ ᱠᱟᱱᱟ ᱩᱫᱽ ᱟ ᱜᱳᱞᱳᱥᱩᱰᱳ ᱳᱭ ᱫᱳᱭ ᱢᱟᱱᱮ ᱵᱟᱝᱞᱟ ᱛᱮᱠᱷᱟᱱ ᱫᱚ ᱱᱚᱣᱟ ᱫᱚ ᱟ ᱱᱚᱣᱟ ᱫᱚ ᱦᱩᱭᱩᱜ ᱠᱟᱱᱟ ᱜᱳᱞᱳᱥᱩᱰᱳ ᱩᱱᱛᱩᱥᱛᱚ ᱫᱳᱭ ᱫᱳᱭ ᱢᱟᱱᱮ ᱦᱩᱭᱩᱜ ᱠᱟᱱᱟ ᱫᱤᱫᱤ ᱫᱤᱫᱤ ᱫᱚ ᱵᱚᱲᱚ ᱵᱳᱱ ᱚᱱᱠᱟ ᱜᱮ ᱦᱩᱭᱩᱜ ᱠᱟᱱᱟ ᱥᱚᱢᱯᱚᱨᱠᱚ ᱪᱮᱫ ᱵᱚᱱ ᱞᱟᱹᱭᱟ ᱦᱚᱲᱛᱮ ᱥᱟᱹᱜᱟᱹᱭ ᱤᱥ ᱟ ᱜᱳᱞᱳᱥᱩᱰᱳ ᱥᱳ ᱦᱩᱭᱮᱱᱟ ᱚ ᱟ ᱜᱚᱞᱤ ᱥᱩᱫᱽᱫᱷ ᱜᱳ ᱦᱩᱭᱮᱱᱟ ᱟᱨ ᱱᱚᱣᱟ ᱦᱩᱭᱩᱜ ᱠᱟᱱᱟ ᱩᱭ ᱢᱟᱱᱮ ᱩᱱᱛᱩᱥ ᱛᱚ ᱥᱚᱜᱳᱭ ᱛᱟᱦᱚᱞᱮ ᱩᱱᱛᱩᱥ ᱥᱚ ᱟ ᱜᱚᱞᱤ ᱥᱩᱫᱽᱫᱷ ᱜᱚ ᱟ ᱜᱚᱞᱤ ᱥᱩᱫᱽᱫᱷ ᱩᱱᱛᱩᱥ ᱛᱚ ᱥᱚᱜᱳᱭ ᱥᱚᱜᱳᱭ ᱢᱟᱱᱮ ᱦᱩᱭᱩᱜ ᱠᱟᱱᱟ ᱥᱚᱢᱯᱚᱨᱠᱚ ᱚᱱᱠᱟ ᱦᱩᱭᱩᱜ ᱠᱟᱱᱟ ᱟᱹᱫᱽ ᱟᱹᱫᱽ ᱦᱩᱭᱩᱜ ᱠᱟᱱᱟ ᱟᱹᱫᱤ ᱵᱟᱝᱞᱟᱛᱮ ᱡᱟᱦᱟᱸ ᱟᱹᱫᱤ ᱥᱮ ᱯᱨᱚᱛᱷᱚᱢ ᱥᱮ ᱡᱟᱦᱟᱸ ᱵᱚᱱ ᱞᱟᱹᱭᱫᱟ ᱯᱳᱭᱞᱳ

ᱟᱡ ᱟ ᱜᱟᱹᱞᱦᱩᱰᱩᱜ ᱡᱳᱣ ᱥᱮ ᱵᱩᱲᱜᱤᱡᱡᱚ ᱟ ᱜᱟᱹᱞᱦᱩᱰᱩᱜ ᱡᱳᱣ ᱢᱟᱱᱮ ᱯᱨᱚᱠᱤᱛᱤ ᱚᱱᱠᱟ ᱜᱮ ᱦᱩᱭᱩᱜ ᱠᱟᱱᱟ ᱫᱤᱠᱩ ᱡᱟᱦᱟᱸ ᱜᱟᱭ ᱟᱵᱚ ᱫᱚ ᱦᱚᱲ ᱛᱮᱫᱚ ᱜᱟᱹᱭ ᱵᱚᱱ ᱢᱮᱛᱟ ᱠᱚᱣᱟ ᱚᱱᱠᱟ ᱜᱮ ᱦᱩᱭᱩᱜ ᱠᱟᱱᱟ ᱚ ᱟ ᱜᱟᱹᱞᱦᱩᱰᱩᱜ ᱩᱭ ᱜᱟᱹᱭ ᱵᱟᱝᱞᱟ ᱛᱮᱠᱷᱟᱱ ᱫᱚ ᱜᱚ ᱟ ᱜᱟᱹᱞᱦᱩᱰᱩᱜ ᱩᱱᱛᱩᱥᱛᱚ ᱜᱟᱹᱭ ᱦᱩᱭᱱᱟ ᱟᱨᱚ ᱠᱤᱪᱷᱩ ᱫᱟᱹᱭᱠᱟᱹ ᱠᱚᱵᱚᱱ ᱧᱮᱞ ᱞᱮᱜᱮ ᱩᱫᱟᱦᱚᱨᱚᱱ ᱠᱚᱵᱚᱱ ᱧᱮᱞ ᱞᱮᱜᱮ ᱜᱳᱞ ᱴᱩᱰᱩ ᱨᱮᱱᱟᱜ ᱫᱳᱞ ᱡᱟᱦᱟᱸ ᱵᱟᱝᱞᱟ ᱛᱮ ᱰᱟᱞ ᱦᱚᱲ ᱛᱮ ᱪᱮᱫ ᱵᱚᱱ ᱞᱟᱹᱭᱟ ᱫᱳᱞ ᱩᱫ ᱟ ᱜᱳᱞ ᱴᱩᱰᱩ ᱚᱞ ᱫᱳᱞ ᱦᱩᱭᱮᱱᱟ ᱵᱟᱝᱞᱟ ᱛᱮᱠᱷᱟᱱ ᱫᱚ ᱫᱚ ᱟ ᱱᱚᱣᱟ ᱫᱚ ᱜᱳᱞ ᱴᱩᱰᱩ ᱟᱨ ᱞᱚ ᱫᱳᱞ ᱢᱟᱱᱮ ᱰᱟᱞ ᱚᱱᱠᱟ ᱜᱮ ᱦᱩᱭᱩᱜ ᱠᱟᱱᱟ ᱠᱳᱭ ᱠᱳᱭ ᱢᱟᱱᱮ ᱫᱳᱥ ᱟᱠ ᱟ ᱜᱳᱞ ᱴᱩᱰᱩ ᱩᱭ ᱠᱳᱭ ᱠᱚ ᱟ ᱜᱩᱞᱩ ᱴᱩᱰᱩ ᱩᱱᱛᱩᱥᱛᱚ ᱠᱩᱭ ᱢᱟᱱᱮ ᱦᱩᱭᱩᱜ ᱠᱟᱱᱟ ᱫᱳᱥ ᱜᱷᱳᱞ ᱱᱚᱣᱟ ᱦᱩᱭᱩᱜ ᱠᱟᱱᱟ ᱚᱜ ᱩᱦ ᱟ ᱜᱩᱞᱩ ᱴᱩᱰᱩ ᱞᱚ ᱢᱟᱱᱮ ᱚᱞ ᱜᱷᱳᱞ ᱢᱟᱱᱮ ᱦᱩᱭᱩᱜ ᱠᱟᱱᱟ ᱜᱚ ᱜᱷᱚ ᱠᱟᱱᱟ ᱱᱚᱣᱟ ᱱᱚᱣᱟ ᱟᱨ ᱱᱚᱣᱟ ᱢᱟᱱᱮ ᱜᱚ ᱟᱨ ᱩᱦ ᱢᱮᱥᱟ ᱠᱟᱛᱮᱫ ᱜᱷᱚ ᱟᱨ ᱱᱚᱣᱟ ᱫᱚ ᱟ ᱱᱚᱣᱟ ᱫᱚ ᱜᱩᱞᱩ ᱴᱩᱰᱩ ᱞᱚ ᱜᱷᱳᱞ ᱜᱷᱳᱞ ᱢᱟᱱᱮ ᱦᱩᱭᱩᱜ ᱠᱟᱱᱟ ᱟᱦᱚᱛᱚ ᱜᱤᱫᱽᱨᱟᱹ ᱚᱱᱠᱟᱜᱮ ᱜᱤᱫᱽᱨᱟᱹ ᱫᱚ ᱵᱟᱪᱪᱟ ᱠᱟᱱᱟ ᱚᱜ ᱤ ᱩᱫ ᱚᱦᱚᱫ ᱤᱨ ᱟ ᱜᱚᱞᱦᱚᱰᱚ ᱜᱤᱫᱽᱨᱟᱹ ᱢᱟᱱᱮ ᱜᱚ ᱟᱨ ᱦᱩᱥᱤ ᱜᱤ ᱚᱱᱟ ᱫᱚ ᱟᱨ ᱚᱦᱚᱫ ᱦᱩᱭᱩᱜ ᱠᱟᱱᱟ ᱫᱚ ᱠᱟᱛᱷᱟ ᱦᱚᱫᱚᱜ ᱠᱟᱱᱟ ᱚᱱᱟ ᱡᱚᱱᱱᱚ ᱚᱦᱚᱫ ᱦᱮᱡ ᱠᱟᱱᱟ ᱛᱚ ᱱᱚᱣᱟ ᱚᱦᱚᱫ ᱫᱚ ᱦᱟᱸᱜ ᱯᱚᱨᱮ ᱟᱨᱚ ᱵᱚᱱ ᱥᱮᱬᱟᱭᱟ ᱜᱤᱫ ᱟᱨ ᱱᱚᱣᱟ ᱤᱨ ᱢᱟᱱᱮ ᱨᱚ ᱟ

ᱯᱷᱟᱲᱠᱟ ᱚᱦᱚᱫ ᱚᱱᱟ ᱠᱚᱨᱮᱱᱟᱜ ᱵᱮᱵᱚᱦᱟᱨ ᱤᱧ ᱩᱫᱩᱜ ᱟᱯᱮᱭᱟ ᱦᱚᱸᱜᱼᱚᱭ ᱢᱟ ᱱᱤᱛᱳᱜ ᱧᱮᱞ ᱯᱮ ᱩᱨ ᱟᱨ ᱮᱨ ᱵᱟᱭᱨᱟ ᱜᱮ ᱦᱩᱭᱩᱜ ᱠᱟᱱᱟ ᱰᱚᱭ ᱥᱩᱱᱫᱚ ᱛᱟᱦᱚᱞᱮ ᱱᱚᱣᱟ ᱟᱠᱟ ᱨᱮᱵᱚᱱ ᱵᱮᱵᱚᱦᱟᱨᱟ ᱧᱮᱞᱟ ᱵᱚᱱ ᱩᱨ ᱫᱚ ᱱᱚᱜᱼᱚᱭ ᱱᱚᱣᱟ ᱦᱩᱭᱩᱜ ᱠᱟᱱᱟ ᱱᱚᱣᱟ ᱩᱨ ᱚᱱᱟ ᱫᱚ ᱦᱩᱭᱩᱜ ᱠᱟᱱᱟ ᱮᱨ ᱰᱚᱭ ᱥᱩᱱᱫᱚ ᱵᱟᱭᱨᱟ ᱜᱮ ᱦᱩᱭᱩᱜ ᱠᱟᱱᱟ ᱰᱚᱭ ᱥᱩᱱᱫᱚ ᱠᱟᱱᱟ ᱢᱮᱱᱠᱷᱟᱱ ᱱᱚᱣᱟ ᱫᱚ

ᱱᱚᱜᱼᱚᱭ ᱢᱟᱵᱚᱱ ᱧᱮᱞ ᱢᱟ ᱢᱚᱬᱮ ᱫᱚ ᱪᱮᱫ ᱞᱮᱠᱟ ᱵᱚᱱ ᱚᱞᱟ ᱢᱚ ᱟᱢ ᱢᱚ ᱚ ᱦᱤᱡᱩᱜ ᱠᱟᱱᱟ ᱦᱩᱭᱩᱜ ᱠᱟᱱᱟ ᱱᱚᱜᱼᱚᱭ ᱩᱨ ᱮ ᱢᱚᱬᱮ ᱦᱩᱭᱱᱟ ᱢᱚ ᱚ ᱪᱚᱱᱫᱨᱚ ᱵᱤᱱᱫᱩ ᱵᱟᱹᱧ ᱮᱢ ᱞᱮᱫᱟ ᱪᱚᱱᱫᱨᱚ ᱵᱤᱱᱫᱩ ᱱᱚᱰᱮ ᱪᱚᱱᱫᱨᱚ ᱵᱤᱱᱫᱩ ᱪᱚᱱᱫᱨᱚ ᱵᱤᱱᱫᱩ ᱢᱟᱱᱮ ᱢᱩᱪᱩᱰᱚᱜ ᱛᱟᱭᱛᱚ ᱱᱚᱜᱼᱚᱭ ᱛᱚ ᱱᱚᱸᱰᱮ ᱵᱚᱱ ᱧᱮᱞ ᱞᱮᱫᱟ ᱵᱚᱱ ᱱᱚᱸᱰᱮ ᱧᱮᱞ ᱯᱮ ᱱᱚᱣᱟ ᱢᱩᱸ ᱴᱩᱰᱟᱹᱜ ᱢᱩᱸ ᱴᱩᱰᱟᱹᱜ ᱜᱮ ᱱᱚᱸᱰᱮ ᱪᱚᱱᱫᱨᱚ ᱵᱤᱱᱫᱩ ᱛᱚ ᱱᱚᱸᱰᱮ ᱡᱮᱦᱮᱛᱩ ᱪᱚᱱᱫᱨᱚ ᱵᱤᱱᱫᱩ ᱥᱮ ᱢᱩᱸ ᱴᱩᱰᱟᱹᱜ ᱵᱟᱹᱧ ᱵᱟᱹᱭᱥᱟᱹᱣᱫᱟ ᱚᱱᱟ ᱠᱷᱟᱹᱛᱤᱨ ᱠᱤᱱᱛᱩ ᱚᱱᱟ ᱩᱲ ᱦᱤᱡᱩᱜ ᱠᱟᱱᱟ ᱚᱱᱠᱟ ᱜᱮ ᱦᱩᱭᱩᱜ ᱠᱟᱱᱟ ᱪᱮᱬᱮ ᱩᱪ ᱮ ᱩᱲ ᱮ ᱪᱮᱬᱮ ᱴᱷᱤᱠ ᱜᱮᱭᱟ ᱛᱚ ᱚᱱᱠᱟᱜᱮ ᱦᱩᱭᱩᱜ ᱠᱟᱱᱟ ᱱᱚᱣᱟ ᱮᱨ ᱱᱚᱣᱟ ᱮᱨ ᱨᱮᱱᱟᱜ ᱱᱚᱣᱟᱴᱟᱜ ᱴᱚᱭᱥᱚᱱ ᱨᱮᱦᱚᱸ ᱱᱚᱝᱠᱟ ᱜᱮ ᱦᱚᱨ ᱛᱟᱦᱚᱞᱮ ᱦᱩᱭᱩᱜ ᱠᱟᱱᱟ ᱦᱚ ᱚᱱᱟᱫᱚ ᱤ ᱤ ᱚ ᱮᱨ ᱦᱚᱨ ᱦᱩᱭᱱᱟ ᱟᱫᱚ ᱦᱚ ᱚ ᱱᱚᱣᱟ ᱫᱚ ᱴᱚᱭᱥᱚᱱ ᱨᱚ ᱴᱷᱤᱠ ᱜᱮᱭᱟ ᱡᱮᱦᱮᱛᱩ ᱱᱚᱰᱮ ᱪᱚᱱᱫᱨᱚ ᱵᱤᱱᱫᱩ ᱵᱟᱹᱱᱩᱜᱼᱟ ᱚᱱᱟ ᱠᱷᱟᱹᱛᱤᱨ ᱱᱚᱰᱮ ᱱᱚᱣᱟ ᱮᱨᱤᱧ ᱵᱚᱥᱟᱣ ᱫᱟᱲᱮᱭᱟᱜ ᱠᱟᱱᱟ ᱚᱠᱟ ᱫᱚ ᱦᱩᱭᱩᱜ ᱠᱟᱱᱟ ᱥᱚᱲᱮ ᱛᱚᱱᱛᱩ ᱥᱚ ᱢᱟᱱᱮ ᱤᱥ ᱚ ᱮᱨ ᱮ ᱥᱚᱲᱮ ᱴᱷᱤᱠ ᱜᱮᱭᱟ ᱛᱚ ᱱᱚᱰᱮ ᱟᱨ ᱢᱤᱫᱴᱮᱱ ᱧᱮᱞ ᱯᱮ ᱦᱚᱜᱼᱚ ᱱᱚᱣᱟ ᱪᱮᱬᱮ ᱥᱮ ᱢᱚᱬᱮ ᱵᱟᱱᱟᱢ ᱟᱨ ᱢᱤᱫ ᱦᱚᱸ ᱱᱚᱝᱠᱟ ᱦᱚᱸ ᱚᱞ ᱜᱟᱱᱚᱜᱼᱟ ᱪᱮᱫ ᱞᱮᱠᱟᱧ ᱢᱮᱛᱟ ᱯᱮ ᱠᱟᱱᱟ ᱱᱚᱣᱟ ᱫᱚ ᱵᱟᱝ ᱠᱚ ᱚᱞᱟ ᱛᱟᱣ ᱩᱫᱩᱜ ᱟᱯᱮ ᱠᱟᱹᱱᱟᱹᱧ ᱢᱟᱱᱮ ᱱᱤᱭᱚᱢ ᱴᱟᱜ ᱪᱮᱫ ᱞᱮᱠᱟ ᱱᱚᱣᱟ ᱢᱚᱬᱮ ᱴᱟᱜ ᱡᱩᱫᱤ ᱟᱵᱟᱨᱤᱧ ᱚᱞ ᱠᱷᱟᱱ ᱱᱚᱜᱼᱚᱭ ᱡᱮ ᱢᱚ ᱱᱚᱸᱰᱮ ᱡᱩᱫᱤ ᱢᱩ ᱴᱩᱰᱟᱹᱜ ᱢᱟᱱᱮ ᱪᱚᱱᱫᱨᱚ ᱵᱤᱱᱫᱩ ᱡᱩᱫᱤ ᱮᱢᱟᱜ ᱠᱷᱟᱱ ᱛᱟᱦᱚᱞᱮ ᱮᱨ ᱯᱚᱨᱮ ᱟᱨ ᱱᱚᱣᱟ ᱩᱨ ᱫᱚ ᱵᱟᱹᱧ ᱵᱮᱵᱚᱦᱟᱨ ᱫᱟᱲᱮᱭᱟᱜᱼᱟ ᱱᱚᱣᱟᱴᱟᱜ ᱵᱟᱹᱧ ᱵᱮᱵᱚᱦᱟᱨ ᱫᱟᱲᱮᱭᱟᱜᱼᱟ ᱛᱚᱠᱷᱚᱱ ᱱᱚᱣᱟᱴᱟᱜ ᱵᱮᱵᱚᱦᱟᱨ ᱦᱩᱭᱩᱜ ᱛᱤᱧᱟᱹ ᱢᱟᱱᱮ ᱦᱚᱸᱜᱼᱚ ᱱᱚᱝᱠᱟ ᱦᱩᱭᱱᱟ ᱢᱟᱱᱮ ᱱᱚᱣᱟᱴᱟᱜ ᱥᱮ ᱱᱚᱣᱟᱴᱟᱜ ᱱᱚᱸᱰᱮᱧ ᱵᱮᱵᱚᱦᱟᱨ ᱠᱮᱫᱟ ᱚᱱᱠᱟ ᱜᱮ ᱦᱩᱭᱩᱜ ᱠᱟᱱᱟ ᱪᱮᱬᱮ ᱦᱚᱸ ᱚᱱᱠᱟ ᱜᱮ ᱡᱩᱫᱤ ᱱᱚᱸᱰᱮ ᱥᱟᱢᱟᱝ ᱨᱮ ᱡᱩᱫᱤ ᱪᱚᱱᱫᱨᱚ ᱵᱤᱱᱫᱩᱧ ᱵᱟᱹᱭᱥᱟᱹᱣᱟ ᱪᱮᱬᱮ ᱢᱟᱱᱮ ᱢᱩ ᱴᱩᱰᱟᱹᱜ ᱪᱚᱱᱫᱨᱚ ᱵᱤᱱᱫᱩ ᱢᱟᱱᱮ ᱢᱩ ᱴᱩᱰᱟᱹᱜ ᱛᱟᱦᱚᱞᱮ ᱦᱩᱭᱩᱜ ᱠᱟᱱᱟ

ᱛᱚᱵᱮ ᱡᱮᱦᱮᱛᱩ ᱱᱚᱣᱟ ᱩᱠᱷᱟᱹᱲ ᱦᱮᱱᱟᱜᱼᱟ ᱱᱚᱣᱟ ᱩᱲ ᱦᱮᱱᱟᱜ ᱛᱟᱵᱚᱱᱟ ᱚᱛᱷᱚᱭᱮᱵᱽ ᱱᱚᱣᱟ ᱫᱚ ᱵᱟᱝ ᱵᱮᱵᱷᱟᱨ ᱞᱮᱠᱷᱟᱡ ᱜᱮ ᱵᱷᱟᱹᱜᱤ ᱦᱩᱭᱩᱜᱼᱟ ᱴᱷᱤᱠ ᱜᱮᱭᱟ ᱛᱚ ᱱᱚᱝᱠᱟ ᱜᱮᱵᱚᱱ ᱵᱮᱵᱚᱦᱟᱨᱟ ᱡᱟᱦᱟᱸ ᱨᱮ ᱩᱲ ᱞᱟᱜᱟᱜᱼᱟ ᱩᱲ ᱵᱚᱱ ᱵᱟᱹᱭᱥᱟᱹᱣᱟ ᱡᱟᱦᱟᱸ ᱨᱮ ᱮᱨ ᱞᱟᱜᱟᱜᱼᱟ ᱱᱚᱣᱟ ᱠᱚᱵᱚᱱ ᱵᱟᱹᱭᱥᱟᱹᱣᱟ ᱴᱷᱤᱠ ᱜᱮᱭᱟ ᱪᱚᱞᱚ ᱡᱟᱹᱥᱛᱤ ᱫᱚ ᱱᱮᱠᱥᱴ ᱵᱷᱤᱰᱭᱳ ᱨᱮᱫᱚ ᱟᱵᱚ ᱟᱨᱚ ᱡᱟᱦᱟᱸ ᱡᱟᱯᱟᱜ ᱪᱤᱠᱤ ᱡᱮᱢᱚᱱ ᱦᱚᱸᱜᱼᱚ ᱱᱚᱣᱟ ᱢᱩ ᱴᱩᱰᱟᱹᱜ ᱵᱟᱹᱠᱤ ᱦᱮᱱᱟᱜᱼᱟ ᱨᱮᱞᱟ ᱯᱷᱟᱨᱠᱟ ᱚᱦᱚᱫ ᱱᱚᱣᱟ ᱵᱷᱤᱰᱭᱳ ᱯᱚᱨᱮ ᱵᱚᱱ ᱵᱮᱱᱟᱣᱟ ᱪᱚᱞᱚ ᱮᱱᱠᱷᱟᱱ ᱢᱟ ᱮᱱᱠᱷᱟᱱ ᱥᱟᱱᱟᱢ ᱠᱚ ᱱᱟᱯᱟᱭ ᱛᱮ ᱛᱟᱦᱮᱱ ᱯᱮ ᱱᱟᱯᱟᱭ ᱛᱮ ᱯᱟᱲᱦᱟᱜ ᱯᱮ ᱥᱮᱬᱟᱭ ᱯᱮ ᱴᱷᱤᱠ ᱜᱮᱭᱟ ᱟᱨ ᱟᱯᱮ ᱥᱮᱬᱟ ᱥᱟᱶᱛᱮ ᱟᱨᱚ ᱟᱯᱱᱟᱨ ᱫᱩ ᱡᱚᱱ ᱥᱮᱬᱟ ᱟᱠᱚ ᱯᱮ ᱡᱟᱛᱮ ᱱᱚᱣᱟ ᱪᱤᱠᱤ ᱪᱟᱨᱪᱟᱜ ᱢᱟ ᱟᱨ ᱱᱚᱣᱟ ᱵᱷᱤᱰᱤᱭᱳ ᱠᱚ ᱡᱟᱛᱮ ᱡᱷᱚᱛᱚ ᱦᱚᱲ ᱠᱚ ᱧᱟᱢ ᱚᱱᱟ ᱡᱚᱱᱱᱚ ᱥᱮᱭᱟᱨ ᱯᱮ ᱟᱨ ᱪᱮᱱᱮᱞ ᱫᱚ ᱥᱟᱵᱥᱠᱨᱟᱭᱤᱵᱽ ᱯᱮ ᱠᱚᱢᱮᱱᱴ ᱯᱮ ᱟᱨ ᱞᱟᱭᱤᱠ ᱛᱟᱵᱚᱱ ᱯᱮ ᱢᱟ ᱮᱱᱠᱷᱟᱱ ᱛᱮᱦᱮᱧ ᱫᱚ ᱱᱚᱝᱠᱟ ᱜᱮ